ᱜᱟᱛᱮ ᱠᱚ ᱱᱚᱰᱮ ᱵᱚᱱ ᱧᱮᱞᱮᱫ ᱠᱤᱱ ᱜᱮᱭᱟ ᱱᱩᱠᱤᱱ ᱢᱮᱨᱚᱢ ᱟᱹᱠᱤᱱ ᱵᱚᱭᱦᱟ ᱠᱟᱱ ᱜᱮᱭᱟ ᱠᱤᱱ ᱟᱨ ᱪᱮᱫ ᱞᱮᱠᱟ ᱠᱤᱱ ᱡᱷᱟᱜᱽᱲᱟᱜ ᱠᱟᱱᱟ ᱱᱩᱠᱤᱱ ᱢᱟ ᱧᱮᱞ ᱠᱤᱱ ᱯᱮ ᱟᱨ ᱟᱡ ᱜᱚ ᱫᱚ ᱵᱮᱪᱟᱨᱟ ᱱᱚᱜᱼᱚᱸᱰᱮ ᱫᱩᱲᱩᱵ ᱛᱷᱤᱨ ᱠᱟᱱᱟ ᱡᱷᱤᱯᱤᱨ ᱡᱷᱤᱯᱤᱨ ᱫᱟᱜ ᱠᱮᱫ ᱛᱮ ᱱᱚᱰᱮ ᱫᱩᱲᱩᱵ ᱟᱠᱟᱱᱟᱭ ᱤᱧ ᱫᱚ ᱜᱩᱯᱤ ᱥᱮᱫ ᱤᱧ ᱟᱹᱜᱩ ᱟᱠᱟᱫ ᱠᱚᱣᱟ ᱢᱮᱨᱚᱢ ᱟᱨ ᱧᱮᱞ ᱠᱤᱱ ᱯᱮ ᱪᱮᱫ ᱞᱮᱠᱟ ᱠᱤᱱ ᱡᱷᱟᱜᱽᱲᱟᱜ ᱠᱟᱱᱟ ᱦᱮᱴ ᱵᱟᱠᱚ ᱡᱷᱟᱜᱽᱲᱟᱜᱼᱟ ᱟᱵᱚ ᱫᱟ ᱱᱚᱜᱼᱚ ᱱᱚᱝᱠᱟ ᱠᱤᱱ ᱡᱷᱟᱜᱽᱲᱟᱜ ᱠᱟᱱᱟ ᱛᱚ ᱥᱟᱹᱨᱤ ᱜᱮᱠᱚ ᱢᱮᱱ ᱠᱟᱫᱟ ᱵᱚᱭᱦᱟ ᱠᱟᱹᱴᱤᱡ ᱨᱮᱫᱚ ᱵᱚᱭᱦᱟ ᱵᱚᱭᱦᱟ ᱚᱱᱮ ᱚᱱᱠᱟ ᱢᱚᱡᱽ ᱜᱮᱵᱚᱱ ᱛᱟᱦᱮᱱᱟ ᱢᱮᱱᱠᱷᱟᱱ ᱦᱟᱨᱟ ᱵᱩᱨᱩ ᱠᱟᱛᱮ ᱫᱚ ᱱᱚᱜᱼᱚ ᱱᱚᱝᱠᱟ ᱜᱮᱵᱚᱱ ᱡᱷᱟᱜᱽᱲᱟᱜᱼᱟ ᱱᱩᱠᱤᱱ ᱵᱩᱡᱷᱟᱹᱣ ᱢᱮ ᱢᱤᱫ ᱜᱚᱜᱚ ᱨᱮᱱ ᱠᱟᱱᱟ ᱠᱤᱱ ᱟᱨ ᱱᱤᱛᱚᱜ ᱞᱟᱹᱴᱩ ᱠᱟᱛᱮ ᱫᱚ ᱱᱚᱜᱼᱚ ᱱᱚᱝᱠᱟ ᱠᱤᱱ ᱡᱷᱟᱜᱽᱲᱟᱜ ᱠᱟᱱᱟ ᱞᱟᱹᱲᱦᱟᱹᱭ ᱠᱟᱱᱟ ᱠᱤᱱ ᱢᱟ ᱟᱪᱪᱷᱟ ᱵᱚᱱ ᱧᱮᱞᱮᱫ ᱠᱤᱱ ᱜᱮᱭᱟ ᱦᱟᱹᱱᱤᱴᱟᱜ ᱛᱤᱱᱟᱹᱜ ᱩᱥᱩᱞᱮ ᱛᱤᱸᱜᱩᱜ ᱠᱟᱱᱟ ᱟᱨ ᱵᱟᱫ ᱵᱟᱹᱠᱤ ᱫᱚ ᱱᱩᱠᱩ ᱱᱚᱝᱠᱟᱛᱮ ᱱᱚᱰᱮ ᱠᱚ ᱩᱢᱩᱞ ᱵᱟᱲᱟ ᱟᱠᱟᱱᱟ ᱟᱨ ᱵᱟᱨᱭᱟ ᱠᱟᱹᱴᱤᱡ ᱠᱤᱱ ᱱᱩᱠᱤᱱ ᱱᱚᱰᱮ ᱟᱨ ᱢᱤᱫᱴᱤᱡ ᱫᱚ ᱦᱟᱹᱱᱤ ᱦᱟᱱᱛᱮ ᱩᱱᱤ ᱫᱚ ᱨᱩᱣᱟᱹ ᱧᱟᱢ ᱧᱚᱜ ᱠᱟᱫᱮᱭᱟ ᱟᱨ ᱢᱤᱫᱴᱤᱡ ᱫᱚ ᱚᱸᱰᱮ ᱩᱢᱩᱞ ᱠᱟᱱᱟ ᱦᱟᱸᱜ ᱫᱟᱜ ᱫᱚᱭ ᱟᱹᱥᱩᱲ ᱠᱮᱫᱟ ᱱᱤᱛᱚᱜ ᱢᱮᱱᱠᱷᱟᱱ ᱢᱮᱨᱚᱢ ᱢᱟ ᱱᱟᱥᱮ ᱱᱟᱥᱮ ᱡᱷᱤᱯᱤᱨ ᱡᱷᱤᱯᱤᱨ ᱫᱟᱜ ᱞᱮᱠᱷᱟᱡ ᱜᱮ ᱫᱟᱨᱮ ᱩᱢᱩᱞ ᱥᱮ ᱚᱲᱟᱜ ᱠᱚ ᱫᱟᱹᱲᱟ ᱪᱩᱯ ᱪᱩᱯ ᱟᱞᱚᱢ ᱞᱟᱹᱲᱦᱟᱹᱭᱟ ᱪᱩᱯ ᱨᱮ ᱫᱩᱨᱮ ᱱᱩᱠᱤᱱ ᱦᱚᱸ ᱟᱞᱚᱵᱤᱱ ᱞᱟᱹᱭᱟ ᱵᱚᱫᱟ ᱦᱮᱭ ᱪᱩᱯ ᱛᱤᱸᱜᱩ ᱠᱚᱜ ᱵᱮᱱ ᱫᱩᱲᱩᱵ ᱠᱚᱜ ᱵᱮᱱ ᱢᱟ ᱞᱟᱹᱲᱦᱟᱹᱭ ᱵᱤᱱ ᱞᱟᱹᱲᱦᱟᱹᱭ ᱵᱤᱱ ᱞᱟᱹᱲᱦᱟᱹᱭ ᱵᱤᱱ ᱞᱟᱹᱲᱦᱟᱹᱭ ᱵᱤᱱ ᱢᱟ ᱟᱪᱪᱷᱟ ᱚᱠᱚᱭ ᱴᱷᱮᱱ ᱵᱤᱱ ᱞᱟᱜ ᱠᱟᱱᱟ ᱢᱟ ᱢᱟᱥᱮ ᱢᱟᱥᱮ ᱞᱟᱹᱲᱦᱟᱹᱭ ᱵᱤᱱ ᱨᱟᱸᱜᱟᱣ ᱛᱮ ᱞᱟᱹᱲᱦᱟᱹᱭ ᱵᱤᱱ ᱮᱠᱫᱚᱢ ᱡᱳᱨ ᱞᱟᱜᱟ ᱠᱮ ᱮᱠᱫᱚᱢ ᱡᱳᱨ ᱞᱟᱜᱟ ᱠᱮ ᱞᱟᱹᱲᱦᱟᱹᱭ ᱵᱤᱱ